ᱛᱮᱦᱮᱧᱟᱜ ᱵᱷᱤᱰᱤᱭᱳ ᱫᱚ ᱰᱮ ᱛᱷᱨᱤ ᱫᱤᱱ ᱠᱟᱱᱟ ᱱᱟᱦᱟᱜ ᱢᱮᱱᱫᱚ ᱛᱮᱥᱟᱨ ᱫᱤᱱ ᱠᱟᱱᱟ ᱱᱟᱦᱟᱜ ᱛᱚ ᱟᱹᱰᱤ ᱦᱚᱨᱚᱵᱚᱨᱚ ᱛᱮᱜᱮ ᱮᱠᱡᱟᱢ ᱮᱢ ᱦᱩᱭᱮᱱᱟ ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱛᱮᱦᱮᱧ ᱦᱩᱭᱩᱜ ᱠᱟᱱᱟ ᱥᱚᱛᱨᱚ ᱡᱟᱱᱩᱣᱟᱨᱤ ᱟᱨ ᱱᱤᱛᱚᱜ ᱴᱟᱭᱤᱢ ᱦᱩᱭᱩᱜ ᱠᱟᱱᱟ ᱜᱩᱴᱮ ᱟᱫᱚ ᱛᱮᱦᱮᱧᱟᱜ ᱵᱷᱤᱰᱤᱭᱳ ᱫᱚ ᱠᱚᱞᱮᱡᱽ ᱥᱮᱫ ᱠᱷᱚᱱ ᱥᱴᱟᱨᱴ ᱦᱩᱭᱩᱜ ᱠᱟᱱᱟ ᱪᱮᱫᱟᱜ ᱥᱮ ᱚᱲᱟᱜ ᱨᱮ ᱴᱟᱭᱤᱢ ᱦᱚᱸ ᱵᱟᱹᱧ ᱧᱟᱢᱮᱜᱼᱟ ᱟᱫᱚ ᱠᱟᱛᱷᱟ ᱱᱚᱝᱠᱟ ᱦᱩᱭ ᱠᱟᱱᱟ ᱠᱤ ᱯᱚᱸᱫᱽᱨᱚ ᱛᱟᱹᱨᱤᱠᱷ ᱦᱚᱸ ᱮᱠᱡᱟᱢ ᱛᱟᱦᱮᱸ ᱠᱟᱱ ᱛᱟᱦᱮᱸᱫ ᱟᱨ ᱮᱠᱡᱟᱢ ᱴᱟᱭᱤᱢ ᱨᱮ ᱟᱨ ᱚᱱᱠᱟ ᱯᱟᱨᱟᱵᱽ ᱯᱩᱱᱟᱹᱭ ᱠᱚᱢᱟ ᱵᱟᱞᱮ ᱢᱟᱱᱟᱣ ᱫᱟᱲᱮᱭᱟᱫᱟ ᱦᱳᱭ ᱤᱱᱠᱟᱹ ᱫᱚ ᱱᱟᱥᱮ ᱱᱟᱥᱮ ᱫᱚ ᱢᱟᱱᱟᱣ ᱦᱩᱭᱮᱱ ᱜᱮᱭᱟ ᱢᱮᱱᱠᱷᱟᱱ ᱚᱱᱠᱟ ᱫᱚ ᱟᱹᱛᱩ ᱫᱤᱥᱚᱢ ᱞᱮᱠᱟ ᱫᱚ ᱡᱳᱨᱥᱳᱨ ᱨᱟᱹᱥᱠᱟᱹ ᱫᱚ ᱦᱟᱸᱜ ᱵᱟᱭ ᱵᱩᱡᱷᱟᱹᱣ ᱠᱟᱱᱟ ᱛᱚ ᱡᱟᱦᱟᱸ ᱟᱠᱟᱱ ᱜᱮ ᱚᱱᱟ ᱠᱚᱫᱚ ᱟᱨ ᱚᱱᱮ ᱚᱱᱠᱟ ᱠᱟᱛᱷᱟ ᱟᱨ ᱟᱹᱛᱩ ᱫᱤᱥᱚᱢ ᱨᱮᱢᱟ ᱵᱟᱹᱱᱩᱜ ᱵᱚᱱᱟ ᱛᱚ ᱩᱱᱟᱹᱜ ᱨᱟᱹᱥᱠᱟᱹ ᱢᱟ ᱦᱟᱸᱜ ᱵᱟᱡᱟᱨ ᱫᱤᱥᱚᱢ ᱨᱮ ᱵᱟᱹᱱᱩᱜ ᱠᱟᱜᱼᱟ ᱯᱚᱸᱫᱽᱨᱚ ᱛᱟᱹᱨᱤᱠᱷ ᱦᱚᱸ ᱟᱨ ᱱᱚᱣᱟ ᱯᱟᱨᱟᱵᱽ ᱵᱷᱤᱛᱨᱤ ᱨᱮᱦᱚᱸ ᱵᱷᱤᱰᱭᱳ ᱵᱟᱹᱧ ᱵᱮᱱᱟᱣ ᱫᱟᱲᱮᱭᱟᱜ ᱛᱟᱵᱚᱱ

ᱟᱨ ᱥᱠᱩᱴᱤ ᱛᱟᱵᱚᱱ ᱱᱚᱛᱮ ᱨᱤᱧ ᱯᱟᱨᱠᱤᱝ ᱟᱠᱟᱫᱼᱟ ᱡᱚᱛᱚ ᱞᱮᱠᱟ ᱠᱚ ᱩᱴᱷᱟᱹᱣ ᱪᱟᱵᱟᱭᱮᱱᱟ ᱚᱲᱟᱜ ᱛᱮ ᱫᱩᱭᱴᱟ ᱠᱚ ᱥᱮᱱ ᱱᱟ ᱦᱩᱭᱩᱜ ᱠᱟᱱᱟ ᱟᱨ ᱚᱲᱟᱜ ᱤᱧ ᱥᱮᱴᱮᱨᱱᱟ ᱱᱟᱥᱮ ᱫᱷᱟᱨᱟ ᱴᱨᱟᱯᱷᱤᱠ ᱠᱚᱨᱮ ᱡᱟᱢ ᱛᱟᱦᱮᱸ ᱧᱚᱜ ᱞᱮᱱᱟ ᱟᱫᱚ ᱵᱟᱹᱦᱩ ᱢᱟ ᱦᱳᱥᱴᱮᱞ ᱨᱮ ᱢᱮᱱᱟᱜ ᱟᱠᱟᱫᱮᱭᱟ ᱟᱫᱚ ᱪᱟᱣᱢᱤᱱ ᱱᱟᱦᱟᱜ ᱮ ᱮᱢ ᱵᱷᱮᱡᱟ ᱜᱚᱫ ᱟᱠᱟᱫ ᱤᱧ ᱞᱟᱹᱜᱤᱫ ᱟᱨ ᱱᱚᱣᱟ ᱜᱤᱧ ᱡᱚᱢ ᱧᱚᱜᱟ ᱯᱷᱟᱥᱴ ᱯᱷᱩᱰ ᱫᱚ ᱩᱱᱟᱹᱜ ᱫᱚ ᱵᱟᱹᱦᱩ ᱫᱚ ᱱᱟᱦᱟᱜ ᱵᱟᱭ ᱡᱚᱢᱟ ᱟᱫᱚ ᱱᱚᱣᱟ ᱫᱚ ᱦᱳᱥᱴᱮᱞ ᱨᱮ ᱠᱚ ᱮᱢᱟᱫ ᱠᱚ ᱛᱟᱦᱮᱸᱫ ᱟᱫᱚ ᱚᱱᱟ ᱱᱟᱦᱟᱜ ᱤᱧ ᱞᱟᱹᱜᱤᱫ ᱮᱢ ᱵᱷᱮᱡᱟ ᱜᱚᱫ ᱟᱠᱟᱫ ᱠᱚᱞᱮᱡᱽ ᱠᱷᱚᱱ ᱨᱩᱣᱟᱹᱲ ᱠᱟᱛᱮ ᱞᱟᱸᱜᱟ ᱫᱷᱟᱨᱟᱧ ᱵᱩᱡᱷᱟᱹᱣ ᱠᱮᱫᱼᱟ ᱥᱮ ᱵᱟᱝᱟ ᱟᱫᱚ ᱪᱟᱣᱢᱤᱱ ᱡᱚᱢ ᱠᱟᱛᱮ ᱜᱤᱧ ᱡᱟᱹᱯᱤᱫ ᱞᱮᱫᱼᱟ ᱟᱨ ᱱᱤᱛᱚᱜ ᱪᱟᱨᱴᱟ ᱚᱠᱛᱚ ᱨᱤᱧ ᱵᱮᱨᱮᱫ ᱠᱟᱱᱟ ᱟᱫᱚ ᱫᱟᱠᱟ ᱡᱚᱢ ᱦᱚᱸᱧ ᱦᱤᱲᱤᱧ ᱟᱠᱟᱫ ᱛᱟᱦᱮᱸᱫ ᱟᱨ ᱦᱚᱦᱚ ᱵᱮᱨᱮᱫ ᱠᱤᱫᱤᱧᱟ ᱠᱚ ᱟᱨ ᱱᱤᱛᱚᱜ ᱫᱟᱠᱟ ᱠᱚ ᱡᱚᱢ ᱵᱟᱲᱟ ᱧᱚᱜ ᱞᱮᱜᱮ ᱛᱮᱦᱮᱧ ᱫᱚᱠᱚ ᱮᱢ ᱠᱟᱫᱤᱧᱟᱹ ᱫᱟᱜ ᱢᱟᱹᱰᱤ ᱥᱟᱶᱛᱮ ᱱᱚᱣᱟ ᱫᱚ ᱢᱩᱸᱡ ᱟᱲᱟᱜ ᱠᱟᱱᱟ ᱦᱟᱸᱜ ᱟᱨ ᱠᱤᱨᱤᱧ ᱟᱹᱜᱩ ᱠᱟᱜ ᱟᱠᱚ ᱦᱟᱸᱜ ᱛᱟᱵᱚᱱ ᱱᱚᱣᱟ ᱫᱚ ᱛᱚ ᱡᱟᱦᱟᱸᱭ ᱠᱚ ᱱᱟᱦᱟᱜ ᱢᱩᱸᱡ ᱟᱲᱟᱜ ᱵᱚᱱ ᱡᱚᱢ ᱟᱠᱟᱫᱼᱟ ᱵᱟᱲᱟᱭ ᱟᱠᱟᱫ ᱜᱮᱭᱟ ᱱᱟᱦᱟᱜ ᱵᱚᱱ ᱱᱚᱣᱟ ᱨᱮᱱᱟᱜ ᱴᱮᱥᱴ ᱚᱠᱟ ᱞᱮᱠᱟ ᱵᱩᱡᱷᱟᱹᱜᱼᱟ ᱢᱮᱱᱛᱮ ᱛᱚ ᱠᱚᱢᱮᱱᱴ ᱠᱟᱛᱮᱫ ᱵᱚᱱ ᱵᱟᱲᱟᱭ ᱦᱚᱪᱚᱭᱤᱧᱟᱹ ᱟᱫᱚ ᱟᱹᱛᱩ ᱫᱤᱥᱚᱢ ᱨᱮᱢᱟ ᱥᱟᱥᱛᱟ ᱫᱷᱟᱨᱟ ᱛᱟᱦᱮᱸ ᱠᱚᱜᱼᱟ ᱟᱨ ᱱᱚᱰᱮ ᱵᱟᱡᱟᱨ ᱫᱤᱥᱚᱢ ᱨᱮᱫᱚ ᱪᱮᱫ ᱟᱨ ᱠᱤᱨᱤᱧ ᱠᱟᱛᱮᱫ ᱜᱮ ᱡᱚᱢ ᱵᱟᱲᱟ ᱦᱩᱭᱩᱜ ᱠᱟᱱᱟ ᱯᱩᱨᱟ ᱮᱠ ᱱᱚᱢᱵᱚᱨ ᱯᱩᱨᱟᱹ ᱡᱷᱟᱠᱟᱥ ᱵᱩᱡᱷᱟᱹᱜ ᱠᱟᱱᱟ ᱟᱫᱚ ᱥᱤᱸᱜᱟᱹᱲ ᱵᱮᱲᱟ ᱫᱚ ᱟᱹᱰᱤ ᱡᱳᱨ ᱨᱟᱹᱥᱠᱟᱹ ᱨᱚᱢᱚᱡᱽ ᱦᱩᱭ ᱵᱟᱲᱟ ᱧᱚᱜ ᱮᱱᱟ ᱡᱟᱦᱟᱸ ᱛᱤᱱᱟᱹᱜ ᱜᱮ ᱱᱚᱰᱮ ᱢᱮᱱᱟᱜ ᱟᱠᱟᱫ ᱠᱚ ᱢᱮᱥ ᱠᱚᱲᱟ ᱠᱩᱲᱤ ᱠᱚ ᱥᱟᱶ ᱟᱫᱚ ᱟᱛᱳ ᱫᱤᱥᱚᱢ ᱨᱮᱱᱟᱜ ᱨᱟᱹᱥᱠᱟᱹ ᱢᱟ ᱵᱷᱮᱜᱟᱨ ᱜᱮ ᱛᱟᱵᱚᱱ ᱟᱫᱚ ᱱᱚᱰᱮ ᱫᱚ ᱟᱞᱮ ᱦᱚᱸ ᱠᱟᱹᱡ ᱵᱟᱡᱟᱨ ᱨᱮᱦᱚᱸ ᱠᱟᱹᱡ ᱞᱮ ᱨᱟᱹᱥᱠᱟᱹ ᱨᱚᱢᱚᱡᱽ ᱵᱟᱲᱟ ᱧᱚᱜ ᱜᱚᱫ ᱠᱮᱜᱼᱟ